ᱞᱮᱞᱦᱟ ᱜᱤᱭᱟᱹᱧ ᱵᱚᱠᱟ ᱜᱤᱭᱟᱹᱧ ᱥᱚ ᱤᱭᱟᱹ ᱥᱚᱴᱤ ᱥᱮᱛᱟ ᱨᱮ ᱢᱤᱫᱴᱮᱱ ᱥᱮᱛᱟ ᱠᱟᱹᱱᱟᱹᱧ ᱟᱨ ᱮ ᱥᱚᱴᱤ ᱵᱮᱠᱩᱵ ᱨᱮ ᱢᱤᱫᱴᱮᱱ ᱵᱮᱠᱩᱵ ᱠᱟᱹᱱᱟᱹᱧ ᱟᱨ ᱟᱭᱢᱟ ᱞᱮᱠᱟᱱ ᱪᱮᱫ ᱟᱢ ᱜᱩᱱᱟᱹᱱᱚᱜ ᱚᱱᱠᱟ ᱩᱱᱤ ᱠᱟᱹᱱᱟᱹᱧ ᱵᱟᱹᱲᱤᱡ ᱛᱮ ᱪᱮᱫ ᱞᱮᱠᱟᱢ ᱜᱩᱱᱟᱹᱱᱚᱜ ᱟᱢ ᱚᱱᱠᱟ ᱠᱟᱹᱱᱟᱹᱧ ᱭᱟᱱᱮ ᱠᱤ ᱫᱚᱜᱽᱞᱟ ᱠᱟᱹᱱᱟᱹᱧ ᱵᱚᱜᱽᱞᱟ ᱠᱟᱹᱱᱟᱹᱧ ᱪᱤᱞᱤ ᱠᱟᱱ ᱪᱚᱧ ᱤᱭᱟᱹ ᱦᱟᱨᱟᱢ ᱡᱟᱫᱟ ᱠᱟᱹᱱᱟᱹᱧ ᱪᱤᱞᱤ ᱠᱟᱱ ᱪᱚᱧ ᱡᱳᱜᱤ ᱵᱚᱞᱮ ᱞᱮᱞᱦᱟ ᱨᱮ ᱢᱩᱪᱟᱹᱫ ᱛᱮ ᱠᱟᱹᱱᱟᱹᱧ ᱪᱟᱹᱴᱩᱣᱟᱹ ᱨᱮ ᱢᱩᱴᱟᱹᱫ ᱢᱩᱪᱟᱹᱫ ᱛᱮ ᱠᱟᱹᱱᱟᱹᱧ ᱟᱨ ᱤᱧ ᱥᱚᱢᱟᱡᱽ ᱥᱚᱢᱡᱷᱟᱣ ᱤᱧ ᱪᱟᱞᱟᱜ ᱠᱟᱱᱟ ᱥᱚᱢᱟᱡᱽ ᱩᱱᱟᱹᱜ ᱞᱮᱞᱦᱟ ᱟᱱᱯᱟᱲ ᱜᱟᱣᱟᱨ ᱦᱩᱸ ᱟᱨ ᱤᱧ ᱥᱚᱢᱟᱡᱽ ᱟᱯᱮᱧ ᱥᱚᱢᱡᱷᱟᱣ ᱫᱟᱲᱮ ᱯᱮ ᱜᱮᱭᱟ ᱩᱱᱟᱹᱜ ᱢᱩᱪᱟᱹᱫ ᱜᱤᱭᱟᱹᱧ ᱞᱮᱞᱦᱟ ᱢᱩᱪᱟᱹᱫ ᱟᱨ ᱥᱚᱢᱟᱡᱽ ᱥᱚᱢᱡᱷᱟᱣ ᱤᱧ ᱪᱟᱞᱟᱜ ᱠᱟᱱᱟ ᱤᱧ ᱢᱟᱢᱟ ᱟᱹᱰᱤ ᱥᱟᱹᱦᱤ ᱠᱟᱛᱷᱟᱭ ᱢᱮᱛᱟᱣᱤᱧ ᱛᱟᱦᱮᱸᱜᱼᱟ ᱦᱮᱸᱫᱟ ᱵᱟᱹᱵᱩ ᱪᱮᱫ ᱭᱟ ᱥᱚᱢᱟᱡᱽ ᱦᱚᱲ ᱫᱚᱢ ᱥᱚᱢᱡᱷᱟᱣ ᱠᱚᱣᱟᱭᱟ ᱵᱟᱠᱚ ᱟᱸᱡᱚᱢ ᱛᱟᱢᱟ ᱵᱟᱠᱚ ᱧᱮᱞ ᱛᱟᱢᱟ ᱵᱷᱤᱰᱤᱭᱳ ᱡᱟᱦᱟᱸ ᱛᱤᱱᱟᱹᱜ ᱟᱢ ᱫᱚᱱ ᱵᱟᱲᱟᱭᱮᱢ ᱪᱮᱠᱟ ᱵᱟᱲᱟᱭ ᱠᱩᱠᱩᱡ ᱵᱟᱲᱟᱭᱮᱢ ᱞᱟᱹᱴᱤᱡ ᱵᱟᱲᱟᱭᱮᱢ ᱮᱱᱮᱡ ᱵᱟᱲᱟᱭᱮᱢ ᱮᱱᱦᱚᱸ ᱵᱟᱠᱚ ᱵᱩᱡᱷᱟᱹᱣ ᱛᱟᱢᱟ ᱚᱱᱟ ᱠᱚ ᱯᱷᱟᱭᱫᱟ ᱪᱮᱫ ᱠᱟᱱᱟ ᱡᱮ ᱜᱟᱹᱭ ᱰᱟᱝᱨᱟ ᱢᱮᱱᱟᱜ ᱠᱚᱣᱟ ᱩᱱᱠᱩ ᱜᱩᱯᱤ ᱠᱚᱢ ᱩᱱᱠᱩ ᱜᱩᱯᱤ ᱠᱚᱢ ᱩᱱᱠᱩ ᱜᱟᱹᱭ ᱰᱟᱝᱨᱟ ᱠᱚ ᱟᱸᱡᱚᱢᱟ ᱦᱟ ᱦᱟ ᱦᱩ ᱦᱩ ᱞᱮᱠᱤᱱ ᱤᱱᱥᱟᱱ ᱵᱟᱠᱚ ᱟᱸᱡᱚᱢᱟ ᱟᱨ ᱤᱧ ᱩᱱᱟᱹᱜ ᱢᱚᱡᱽ ᱠᱟᱛᱷᱟᱭ ᱞᱟᱹᱭ ᱟᱹᱫᱤᱧᱟ ᱤᱧ ᱢᱟᱢᱟ ᱞᱮᱠᱤᱱ ᱤᱧ ᱩᱱᱟᱹᱜ ᱞᱮᱞᱦᱟ ᱜᱮᱭᱟᱹᱧ ᱵᱚᱠᱟ ᱜᱮᱭᱟᱹᱧ ᱞᱮᱠᱤᱱ ᱮᱱᱦᱚᱸ ᱥᱚᱢᱟᱡᱽ ᱥᱟᱢᱡᱷᱟᱣ ᱤᱧ ᱪᱟᱞᱟᱜ ᱠᱟᱱᱟ ᱥᱟᱢᱟᱡᱽ ᱨᱮᱱ ᱤ ᱵᱷᱤᱰᱤᱭᱳ ᱵᱮᱱᱟᱣ ᱠᱟᱛᱮ ᱩᱫᱩᱜ ᱟᱯᱮ ᱠᱟᱱᱟ ᱦᱚᱸᱜᱼᱚᱭ ᱛᱤᱧ ᱨᱚᱲ ᱠᱟᱱ ᱱᱤᱭᱟᱹ ᱱᱤᱭᱟᱹ ᱩᱫᱩᱜ ᱟᱯᱮ ᱠᱟᱱᱟ ᱞᱟᱹᱭ ᱟᱯᱮ ᱠᱟᱹᱱᱟᱹᱧ ᱩᱱᱟᱹᱜ ᱞᱮᱞᱦᱟ ᱟᱨ ᱢᱤᱫᱴᱮᱱ ᱤᱭᱟᱹ ᱢᱟᱹᱡᱷᱤ ᱦᱟᱲᱟᱢ ᱡᱚ ᱥᱚᱢᱟᱡᱽ ᱨᱮᱱ ᱤᱭᱟᱹ ᱛᱮ ᱢᱤᱫᱴᱮᱱ ᱢᱟᱹᱡᱷᱤ ᱦᱟᱲᱟᱢ ᱮ ᱪᱟᱞᱟᱣ ᱞᱮᱱᱟ ᱵᱚᱞᱮ ᱥᱟᱢᱟᱡᱤᱠ ᱠᱟᱛᱷᱟ ᱞᱟᱹᱜᱤᱫ ᱛᱮᱜᱮ ᱩᱱᱤ ᱫᱚᱭ ᱢᱮᱛᱟᱣᱫᱤᱧᱟ ᱫᱟ ᱵᱟᱹᱵᱩ ᱵᱟᱨᱦᱮᱢ ᱪᱟᱞᱟᱜ ᱠᱟᱱᱟ ᱵᱟᱨᱦᱮ ᱠᱷᱟᱴᱟᱜ ᱠᱟᱱᱟᱢ ᱜᱤᱫᱟᱹᱨ ᱯᱤᱫᱟᱹᱨ ᱟᱹᱥᱩᱞ ᱠᱚᱛᱟᱢ ᱜᱚ ᱵᱟᱵᱟ ᱟᱹᱥᱩᱞ ᱠᱚᱛᱟᱢ ᱚᱱᱟ ᱴᱷᱤᱠᱟ ᱞᱮᱠᱤᱱ ᱥᱚᱢᱟᱡᱽ ᱫᱚ ᱟᱞᱚᱢ ᱥᱩᱫᱷᱟᱹᱨ ᱦᱚᱪᱚ ᱠᱚᱣᱟ ᱟᱞᱚᱢ ᱟᱞᱚᱢ ᱥᱟᱢᱡᱷᱟᱣ ᱠᱚᱣᱟ ᱵᱟᱠᱚ ᱵᱩᱡᱷᱟᱹᱣ ᱛᱟᱢᱟ ᱥᱟᱹᱦᱤ ᱠᱟᱛᱷᱟ ᱩᱱᱤ ᱜᱮᱭ ᱢᱮᱛᱟᱣ ᱫᱤᱧᱟ ᱵᱚᱞᱮ ᱵᱟᱠᱚ ᱟᱸᱡᱚᱢ ᱛᱟᱢᱟ ᱵᱟᱠᱚ ᱪᱤᱠᱟᱹᱭ ᱛᱟᱢᱟ ᱟᱨ ᱪᱮᱫᱟᱜ ᱮᱢ ᱨᱚᱲ ᱮᱫᱟ ᱟᱨ ᱤᱧ ᱩᱱᱟᱹᱜ ᱞᱚᱞᱦᱟ ᱩᱱᱟᱹᱜ ᱞᱮᱞᱦᱟ ᱩᱱᱟᱹᱜ ᱵᱚᱠᱟ ᱩᱱᱟᱹᱜ ᱫᱚᱜᱽᱞᱟ ᱟᱨ ᱤᱧ ᱥᱚᱢᱟᱡᱽ ᱥᱚᱢᱡᱷᱟᱣᱤᱧ ᱪᱟᱞᱟᱣ ᱠᱟᱱᱟ ᱟᱯᱮᱧ ᱥᱚᱢᱡᱷᱟᱣᱤᱧ ᱪᱟᱞᱟᱜ ᱠᱟᱱᱟ ᱵᱚᱞᱮ ᱟᱯᱱᱮ ᱟᱯᱱᱮ ᱩᱱᱟᱹᱜ ᱞᱮᱞᱦᱟ ᱠᱟᱹᱱᱟᱹᱧ ᱩᱱᱟᱹᱜ ᱟᱱᱯᱟᱲ ᱠᱟᱹᱱᱟᱹᱧ ᱩᱱᱟᱹᱜ ᱜᱟᱣᱟᱨ ᱠᱟᱹᱱᱟᱹᱧ ᱟᱨ ᱤᱭᱩᱴᱩᱵᱽ ᱢᱟᱫᱽᱫᱷᱚᱢ ᱛᱮ ᱟᱯᱮ ᱥᱚᱢᱡᱷᱟᱣᱤᱧ ᱪᱟᱞᱟᱜ ᱠᱟᱱᱟ ᱪᱮᱫ ᱚᱠᱟᱛ ᱦᱮᱱᱟᱜ ᱛᱤᱧᱟ ᱤᱧᱟᱹᱜ ᱪᱮᱫ ᱚᱠᱟᱛ ᱜᱮ ᱵᱟᱹᱱᱩᱜ ᱛᱤᱧᱟ ᱤᱧᱟᱹᱜ ᱫᱚ ᱟᱨ ᱵᱟᱝᱜᱤᱧ ᱥᱚᱢᱡᱷᱟᱣ ᱫᱟᱲᱮᱭᱟᱯᱮᱭᱟ ᱟᱨ ᱟᱯᱮ ᱚᱠᱚᱭ ᱠᱟᱱᱟ ᱯᱮ ᱵᱩᱡᱷᱟᱹᱣ ᱛᱤᱧᱟᱹ ᱯᱮ ᱤᱧᱟᱹᱜ ᱠᱟᱛᱷᱟ ᱥᱮ ᱤᱧᱟᱹᱜ ᱠᱟᱛᱷᱟ ᱯᱮ ᱧᱮᱞ ᱫᱟᱲᱮᱭᱟᱛᱤᱧ ᱟᱨ ᱤᱧ ᱞᱮᱞᱦᱟ ᱩᱱᱟᱹᱜ ᱵᱚᱞᱮ ᱟᱯᱮ ᱥᱟᱢᱡᱷᱟᱣᱤᱧ ᱪᱟᱞᱟᱜ ᱠᱟᱱᱟ ᱡᱚ ᱩᱱᱤ ᱵᱟᱵᱟ ᱵᱷᱤᱢ ᱵᱷᱤᱢ ᱵᱷᱤᱢ ᱨᱟᱣ ᱡᱚ ᱡᱚ ᱱᱤᱭᱟᱹ ᱥᱟᱵᱤᱫᱟᱱᱮ ᱚᱞ ᱟᱠᱟᱫ ᱩᱱᱤᱭᱟᱜ ᱦᱚᱲ ᱵᱟᱠᱚ ᱪᱟᱞᱟᱣ ᱛᱟᱭ ᱠᱟᱱ ᱡᱚ ᱟᱵᱚᱨᱮᱱ ᱦᱟᱯᱲᱟᱢ ᱡᱚ ᱤᱭᱟᱹ ᱥᱤᱫᱩ ᱠᱟᱹᱱᱩ ᱥᱮ ᱤᱭᱟᱹ ᱛᱮᱞᱛᱟ ᱢᱟᱹᱡᱷᱤ ᱛᱮᱞᱠᱟ ᱢᱟᱹᱡᱷᱤ ᱡᱚ ᱟᱵᱚᱨᱮᱱ ᱦᱟᱯᱲᱟᱢ ᱠᱚ ᱜᱚᱡ ᱪᱟᱞᱟᱣᱮᱱ ᱩᱱᱠᱩᱣᱟᱜ ᱠᱟᱛᱷᱟ ᱵᱚᱱ ᱵᱩᱡᱷᱟᱹᱣᱮᱫ ᱠᱟᱱ ᱟᱨ ᱤᱧᱟᱹᱜ ᱠᱟᱛᱷᱟ ᱫᱚ ᱚᱠᱟ ᱦᱚᱸ ᱵᱟᱭ ᱵᱩᱡᱷᱟᱹᱣᱟ ᱤᱧ ᱚᱠᱚᱭ ᱠᱟᱱᱟ ᱤᱧ ᱩᱱᱟᱹᱜ ᱞᱮᱞᱦᱟ ᱠᱟᱹᱱᱟᱹᱧ ᱵᱟᱝ ᱪᱮᱫ ᱵᱟᱝ ᱤᱧ ᱢᱮᱱ ᱟᱨ ᱤᱧ ᱫᱚ ᱥᱟᱹᱨᱤᱧ ᱞᱮᱞᱦᱟ ᱜᱮᱭᱟᱹᱧ ᱵᱚᱭᱦᱟ ᱥᱟᱹᱨᱤᱜᱤᱧ ᱞᱮᱞᱦᱟ ᱜᱮᱭᱟ ᱟᱭᱢᱟ ᱠᱚᱲᱟ ᱠᱚ ᱥᱟᱢᱡᱷᱟᱣ ᱠᱤᱫᱤᱧᱟ ᱛᱤᱱᱟᱹᱜ ᱯᱟᱭᱥᱟᱢ ᱧᱟᱢ ᱫᱟᱭᱟ ᱤᱭᱩᱴᱩᱵᱽ ᱨᱮ ᱱᱤᱭᱟᱹ ᱠᱚ ᱵᱷᱤᱰᱤᱭᱳ ᱟᱲᱟᱜ ᱠᱟᱛᱮ ᱟᱫᱚᱧ ᱢᱮᱱᱫᱟ ᱵᱚᱭᱦᱟ ᱤᱧ ᱪᱮᱫ ᱯᱟᱭᱥᱟ ᱦᱚᱸ ᱵᱟᱹᱧ ᱧᱟᱢ ᱮᱫᱟ ᱵᱟᱝᱜᱤᱧ ᱠᱟᱢᱟᱣ ᱫᱟᱲᱮᱭᱟᱜ ᱠᱟᱱᱟ ᱪᱮᱫ ᱜᱮ ᱵᱟᱹᱧ ᱧᱟᱢ ᱮᱫᱟ ᱟᱢ ᱫᱚ ᱪᱮᱫ ᱯᱷᱟᱭᱫᱟ ᱟᱢ ᱠᱚᱧ ᱧᱟᱢᱟ ᱪᱮᱫ ᱯᱷᱟᱭᱫᱟ ᱟᱫᱚ ᱨᱚᱲ ᱠᱟᱛᱮ ᱟᱸᱡᱚᱢᱮᱫ ᱛᱟᱢ ᱜᱮᱭᱟ ᱠᱚ ᱧᱮᱞᱮᱫ ᱛᱟᱢ ᱜᱮᱭᱟ ᱠᱚ ᱵᱷᱤᱰᱤᱭᱳ ᱥᱮ ᱡᱟᱦᱟᱱᱟᱜ ᱠᱚᱢᱮᱰ ᱟᱢ ᱜᱮᱭᱟ ᱠᱚᱢᱮᱰ ᱟᱢ ᱜᱮᱭᱟ ᱠᱚ ᱵᱟᱝ ᱜᱮ ᱱᱚᱜᱼᱚᱭ ᱛᱚ ᱛᱤᱱᱟᱹᱜ ᱫᱩ ᱦᱟᱡᱟᱨ ᱥᱚᱛᱮᱨᱚ ᱠᱷᱚᱱ ᱵᱷᱤᱰᱤᱭᱳᱧ ᱵᱮᱱᱟᱣ ᱠᱟᱱᱟ ᱫᱩ ᱦᱟᱡᱟᱨ ᱥᱚᱛᱮᱨᱚ ᱠᱷᱚᱱ ᱢᱤᱫᱴᱮᱡ ᱪᱮᱱᱮᱞ ᱢᱟ ᱮᱴᱟᱜ ᱤᱭᱟᱹ ᱮᱱ ᱛᱤᱧᱟᱹ ᱱᱤᱭᱟᱹ ᱱᱤᱭᱩᱡᱽ ᱚᱱ ᱪᱮᱱᱮᱞ ᱠᱟᱱᱟ ᱤᱭᱟᱹ ᱫᱩ ᱥᱟᱞ ᱦᱩᱭᱩᱜ ᱠᱟᱱᱟ ᱱᱤᱭᱟᱹ ᱪᱮᱱᱮᱞ ᱦᱚᱸ ᱚᱠᱚᱭ ᱪᱮᱫ ᱥᱟᱵᱥᱠᱨᱟᱭᱤᱵᱽ ᱛᱟᱢ ᱚᱱᱠᱟ ᱦᱩᱭ ᱠᱟᱱᱟ ᱠᱚ ᱚᱠᱚᱭ ᱪᱮᱫ ᱠᱟᱱ ᱛᱟᱢ ᱪᱮᱫ ᱜᱮ ᱵᱟᱝ ᱠᱟᱱ ᱛᱤᱧ ᱟᱨ ᱟᱢ ᱥᱚᱢᱟᱡᱮᱢ ᱥᱟᱢᱡᱟᱣ ᱤᱠᱟᱹ ᱠᱟᱜ ᱢᱮ ᱡᱟᱦᱟᱱᱟᱜ ᱠᱟᱹᱢᱤ ᱢᱮ ᱪᱮᱫ ᱟᱢᱟᱜ ᱫᱤᱢᱟᱜᱮᱢ ᱠᱟᱪᱨᱟᱢ ᱵᱮᱱᱟᱣ ᱛᱟᱢᱟ ᱟᱢᱟᱜ ᱫᱤᱢᱟᱜ ᱨᱮᱱᱟᱜ ᱵᱷᱩᱥᱟᱹᱢ ᱯᱮᱨᱮᱡ ᱟᱛᱟᱢ ᱠᱟᱱᱟ ᱟᱢ ᱛᱤᱱᱟᱹᱜ ᱥᱚᱢᱟᱡᱮᱢ ᱥᱟᱢᱡᱷᱟᱣ ᱠᱚᱣᱟ ᱩᱱᱟᱹᱜ ᱜᱮ ᱟᱢᱟᱜ ᱦᱚᱲ ᱠᱚ ᱞᱮᱵᱮᱫ ᱢᱮᱭᱟ ᱩᱱᱠᱩ ᱤᱭᱟᱹ ᱡᱚᱠᱷᱚᱱ ᱥᱟᱢᱡᱷᱟᱣᱮᱢ ᱪᱟᱞᱟᱜᱼᱟ ᱩᱱᱠᱩ ᱠᱚ ᱞᱮᱵᱮᱫ ᱢᱮᱭᱟ ᱟᱢ ᱤᱧᱮᱢ ᱥᱚᱢᱡᱷᱟᱣ ᱤᱧᱟᱹ ᱟᱞᱮ ᱫᱚ ᱵᱚᱠᱟ ᱜᱮᱭᱟᱞᱮ ᱚᱱᱠᱟ ᱠᱚ ᱢᱮᱛᱟᱢᱟ ᱟᱨ ᱥᱟᱹᱦᱤ ᱠᱟᱛᱷᱟ ᱠᱟᱱ ᱜᱮᱭᱟ ᱛᱤᱱᱟᱹᱜ ᱤᱧ ᱥᱚᱢᱡᱷᱟᱣ ᱟᱯᱮ ᱩᱱᱟᱹᱜ ᱯᱮ ᱤᱧ ᱯᱮ ᱞᱮᱵᱮᱫᱤᱧᱟ ᱚᱱᱠᱟ ᱜᱮ ᱢᱤᱫᱴᱮᱱ ᱤᱭᱟᱹ ᱟᱭᱳ ᱟᱹᱰᱤ ᱢᱚᱡᱮ ᱢᱳᱴᱤᱵᱷᱮᱴ ᱠᱤᱫᱤᱧᱟ ᱢᱤᱫᱴᱮᱱ ᱵᱷᱤᱰᱤᱭᱳᱧ ᱟᱲᱟᱜ ᱞᱮᱫᱟ ᱚᱠᱟᱴᱟᱜ ᱪᱚ ᱢᱮᱛᱟᱜ ᱠᱟᱱᱟ ᱤᱭᱟᱹ ᱤᱭᱟᱹ ᱢᱮᱨᱤ ᱟᱸᱠᱷᱳ ᱠᱚ ᱫᱮᱠᱷᱳ ᱥᱟᱱᱛᱷᱟᱞᱤ ᱚᱱᱟᱨᱮ

ᱥᱮ ᱠᱟᱨᱳᱲᱟ ᱦᱚᱲᱟᱜ ᱵᱚᱞᱮ ᱫᱤᱢᱟᱜ ᱤᱧ ᱵᱷᱩᱥᱩᱧ ᱯᱮᱨᱮᱡ ᱛᱟᱠᱚ ᱠᱟᱱᱟ ᱥᱟᱹᱦᱤ ᱜᱮ ᱵᱚᱭᱦᱟ ᱚᱱᱟ ᱵᱷᱤᱰᱤᱭᱳ ᱧᱮᱞ ᱯᱮ ᱫᱚ ᱫᱚᱵᱟᱨᱟ ᱛᱮ ᱚᱱᱟ ᱵᱷᱤᱰᱤᱭᱳ ᱧᱮᱞ ᱯᱮ ᱛᱤᱧ ᱯᱮ ᱤᱧ ᱪᱮᱫ ᱞᱮᱠᱟᱛᱮ ᱤᱭᱟᱹ ᱵᱚᱞᱮ ᱠᱩᱲᱤ ᱠᱚᱣᱟᱜ ᱤᱭᱟᱹ ᱵᱷᱩᱥᱟᱹ ᱫᱤᱢᱟᱜ ᱨᱮ ᱵᱷᱩᱥᱟᱹᱧ ᱯᱮᱨᱮᱡ ᱮᱫᱟ ᱥᱮ ᱵᱟᱹᱲᱤᱡ ᱤᱧ ᱠᱩᱥᱤᱥ ᱮᱫᱟ ᱱᱤᱭᱟᱹ ᱨᱮ ᱡᱟᱹᱱᱤᱡ ᱚᱱᱟ ᱵᱷᱤᱰᱤᱭᱳ ᱱᱤᱭᱟᱹ ᱜᱟᱹᱞᱛᱤ ᱢᱮᱱᱟᱜ ᱛᱤᱧᱟ ᱵᱚᱞᱮ ᱡᱳ ᱠᱚᱱᱴᱮᱱᱴ ᱠᱟᱱ ᱚᱱᱟ ᱥᱟᱹᱦᱤ ᱫᱚ ᱵᱟᱹᱧ ᱨᱚᱲ ᱯᱩᱨᱟᱹᱣ ᱞᱮᱫᱟ ᱡᱟᱹᱱᱤᱡ ᱟᱨ ᱩᱱᱟᱹᱜ ᱟᱯᱮ ᱵᱟᱰᱟᱭ ᱠᱟᱱ ᱜᱮᱭᱟ ᱩᱱᱟᱹᱜ ᱵᱟᱹᱧ ᱠᱮᱯᱮᱥᱤᱴᱤ ᱵᱟᱹᱱᱩᱜ ᱛᱤᱧᱟᱹ ᱞᱮᱠᱤᱱ ᱚᱱᱟ ᱨᱮᱱᱟᱜ ᱢᱤᱫᱴᱮᱱ ᱢᱟᱠᱥᱟᱫ ᱠᱟᱱᱟ ᱱᱤᱭᱟᱹ ᱵᱚᱞᱮ ᱡᱤᱛᱱᱟ ᱵᱷᱤ ᱟᱵᱚ ᱠᱩᱲᱤ ᱠᱚᱲᱟ ᱴᱤᱠᱴᱚᱠ ᱠᱚ ᱵᱮᱱᱟᱣᱮᱫ ᱠᱟᱱ ᱩᱱᱠᱩ ᱟᱯᱮ ᱛᱤᱱᱟᱹᱜ ᱯᱮ ᱵᱮᱱᱟᱣ ᱫᱚ ᱵᱮᱱᱟᱣ ᱯᱮ ᱴᱷᱤᱠ ᱜᱮᱭᱟ ᱚᱱᱟ ᱫᱚ ᱵᱟᱹᱧ ᱢᱮᱱᱫᱟ ᱡᱚᱛᱚ ᱤᱭᱟᱹ ᱟᱞᱚᱯᱮ ᱤᱠᱟᱹ ᱜᱤᱰᱤ ᱠᱟᱜ ᱯᱮ ᱱᱤᱭᱟᱹᱧ ᱢᱮᱱᱫᱟ ᱟᱯᱮ ᱥᱚᱢᱟᱡᱽ ᱨᱮ ᱢᱤᱫᱴᱮᱱ ᱠᱩᱲᱤ ᱦᱚᱸ ᱥᱤᱠᱥᱤᱛ ᱯᱮ ᱛᱩᱫᱩᱜ ᱞᱮᱱᱠᱷᱟᱱ ᱥᱚᱢᱟᱡᱽ ᱨᱮ ᱨᱚᱲ ᱞᱮᱠᱷᱟᱱ ᱛᱚ ᱚᱱᱟ ᱚᱱᱟ ᱟᱛᱳ ᱨᱮᱱᱟᱜ ᱩᱱᱤ ᱠᱩᱲᱤ ᱧᱮᱞ ᱡᱟᱭ ᱠᱟᱛᱮ ᱠᱩᱲᱤ ᱦᱚᱸᱠᱚ ᱵᱚᱫᱚᱞᱚᱜᱼᱟ ᱠᱩᱲᱤᱭᱟᱜ ᱥᱳᱪ ᱵᱚᱫᱚᱞᱚᱜᱼᱟ ᱟᱫᱚ ᱠᱩᱲᱤ ᱜᱮ ᱡᱚᱛᱚ ᱠᱚ ᱚᱱᱟ ᱤᱭᱟᱹ ᱴᱤᱠᱴᱚᱠ ᱵᱷᱤᱰᱤᱭᱳ ᱠᱚ ᱵᱮᱱᱟᱣᱟ ᱛᱚ ᱟᱨ ᱟᱵᱚ ᱥᱚᱢᱟᱡᱽ ᱨᱮᱯᱮ ᱧᱮᱞ ᱠᱚ ᱜᱮᱭᱟ ᱠᱩᱲᱤ ᱠᱩᱲᱤ ᱴᱤᱠᱴᱚᱠ ᱵᱷᱤᱰᱤᱭᱳ ᱠᱚ ᱵᱮᱱᱟᱣ ᱫᱟ ᱵᱟᱠᱚ ᱵᱮᱱᱟᱣ ᱫᱟ ᱤᱭᱟᱹ ᱥᱚᱨᱤ ᱵᱮᱱᱟᱣ ᱫᱟᱠᱚ ᱥᱚᱠᱚ ᱵᱮᱱᱟᱣ ᱫᱟ ᱥᱚᱠᱚ ᱵᱮᱱᱟᱣ ᱫᱟ ᱟᱨ ᱛᱤᱱᱟᱹᱜ ᱧᱮᱞ ᱠᱚᱯᱮ ᱴᱤᱠᱴᱚᱠ ᱵᱷᱤᱰᱤᱭᱳ ᱠᱚ ᱵᱮᱱᱟᱣ ᱫᱟ ᱠᱮᱱ ᱠᱩᱲᱤᱢ ᱧᱮᱞ ᱠᱚᱣᱟ ᱮᱱᱮᱡ ᱵᱟᱲᱟᱭ ᱠᱟᱱᱟ ᱯᱮ ᱱᱟᱦᱟᱴᱟᱜ ᱵᱷᱤᱰᱤᱭᱳ ᱯᱮ ᱧᱮᱞ ᱛᱤᱧ ᱯᱮ ᱚᱱᱟ ᱡᱚᱛᱚ ᱚᱱᱟ ᱠᱟᱛᱷᱟᱧ ᱨᱚᱲ ᱠᱟᱫᱟ ᱤᱧ ᱫᱚ ᱚᱱᱟ ᱨᱮᱱᱟᱜ ᱢᱮᱠᱥᱟᱫ ᱱᱤᱭᱟᱹ ᱠᱟᱱ ᱛᱤᱧᱟᱹ ᱪᱮᱫ ᱵᱚᱞᱮ ᱮᱱᱮᱡ ᱯᱮ ᱠᱟᱹᱢᱤ ᱯᱮ ᱞᱮᱠᱤᱱ ᱥᱚᱢᱟᱡᱽ ᱵᱟᱨᱮ ᱛᱮᱦᱚᱸ ᱨᱚᱲ ᱛᱟᱵᱚᱱ ᱯᱮ ᱥᱚᱢᱟᱡᱽ ᱵᱟᱨᱮ ᱛᱮ ᱞᱟᱸᱫᱟᱭ ᱛᱟᱵᱚᱱ ᱯᱮ ᱥᱚᱢᱟᱡᱽ ᱵᱟᱨᱮ ᱛᱮ ᱨᱚᱲ ᱯᱮ ᱟᱨ ᱥᱚᱢᱟᱡᱽ ᱵᱟᱨᱮ ᱛᱮ ᱞᱟᱸᱫᱟᱭ ᱯᱮ ᱪᱮᱫᱟᱜ ᱟᱵᱚᱣᱟᱜ ᱥᱚᱢᱟᱡᱽ ᱠᱟᱱᱟ ᱟᱵᱚ ᱵᱟᱵᱚᱱ ᱥᱩᱫᱷᱟᱹᱨ ᱞᱮᱠᱷᱟᱡ ᱫᱚ ᱚᱠᱚᱭ ᱥᱩᱫᱷᱟᱹᱨᱟ

ᱟᱨ ᱪᱮᱫ ᱞᱮᱠᱟ ᱛᱤᱧ ᱵᱟᱹᱲᱤᱡ ᱫᱟ ᱧᱮᱞ ᱤᱫᱤ ᱛᱤᱧ ᱯᱮ ᱦᱟᱸᱜ ᱞᱟᱦᱟ ᱛᱮᱢᱟ ᱵᱟᱹᱧ ᱵᱟᱹᱲᱤᱡ ᱮᱫ ᱛᱟᱦᱮᱸ ᱱᱤᱛᱚᱜ ᱪᱮᱫ ᱞᱮᱠᱟ ᱛᱤᱧ ᱵᱟᱹᱲᱤᱡ ᱫᱟ ᱧᱮᱞ ᱤᱫᱤ ᱛᱤᱧ ᱦᱟᱸᱜ ᱟᱨ ᱱᱤᱭᱟᱹ ᱵᱷᱤᱰᱤᱭᱳ ᱵᱚᱭᱦᱟ ᱟᱞᱚᱯᱮ ᱥᱮᱭᱟᱨ ᱛᱤᱧᱟ ᱪᱮᱫᱟᱜ ᱱᱤᱭᱟᱹ ᱵᱷᱤᱰᱤᱭᱳ ᱟᱹᱰᱤ ᱟᱸᱴᱤᱧ ᱮᱜᱮᱨ ᱠᱟᱱᱟ ᱪᱮᱫᱟᱜ ᱪᱚ ᱟᱨ ᱥᱮᱨ ᱠᱷᱟᱡ ᱯᱮ ᱥᱮᱨ ᱯᱮ ᱱᱤᱭᱟᱹ ᱫᱚ ᱤᱧᱟᱹᱜ ᱢᱚᱱᱮ ᱨᱮᱱᱟᱜ ᱠᱟᱛᱷᱟ ᱠᱟᱱᱟ ᱟᱨ ᱪᱮᱫ ᱤᱧ ᱢᱮᱱᱟ ᱟᱨ ᱤᱧ ᱫᱚ ᱟᱭᱳ ᱦᱚᱲ ᱚᱲᱟᱜ ᱫᱚ ᱟᱹᱰᱤ ᱤᱡᱽᱡᱚᱛ ᱤᱧ ᱥᱚᱱᱢᱟᱱ ᱤᱧ ᱮᱢᱟᱣᱟᱜ ᱠᱟᱱᱟ ᱟᱨ ᱱᱤᱭᱟᱹ ᱤᱭᱩᱴᱩᱵᱽ ᱢᱚᱛᱞᱚᱵ ᱫᱚ ᱠᱟᱱᱟ ᱡᱚ ᱤᱧᱟᱹᱜ ᱵᱤᱦᱟᱨ ᱥᱟᱱᱛᱟᱞ ᱥᱚᱢᱟᱡᱽ ᱵᱤᱴᱤ ᱚᱞ ᱟᱠᱟᱱ ᱱᱤᱭᱟᱹ ᱟᱯᱮ ᱜᱩᱱᱩ ᱟᱯᱮ ᱵᱤᱴᱤ ᱢᱚᱛᱞᱚᱵ ᱪᱮᱫ ᱠᱟᱱᱟ ᱧᱮᱞ ᱛᱤᱧ ᱯᱮ ᱚᱱᱟ ᱰᱤᱥᱠᱨᱤᱯᱥᱚᱱ ᱤᱭᱟᱹ ᱨᱮ ᱚᱞ ᱠᱟᱱᱟ ᱥᱟᱱᱛᱟᱞ ᱵᱤᱦᱟᱨ ᱥᱟᱱᱛᱟᱞ ᱥᱚᱢᱟᱡᱽ ᱵᱤᱴᱤ ᱵᱤᱴᱤ ᱜᱩᱱᱩ ᱟᱯᱮ ᱢᱚᱛᱞᱚᱵ ᱪᱮᱫ ᱠᱟᱱᱟ ᱱᱤᱭᱟᱹ ᱯᱮ ᱜᱩᱱᱟᱹ ᱞᱮᱱᱠᱷᱟᱱ ᱵᱚᱞᱮ ᱦᱮᱸ ᱤᱧ ᱵᱟᱨᱮ ᱛᱮᱯᱮ ᱵᱩᱡᱷᱟᱹᱣ ᱫᱟᱲᱮᱭᱟᱜᱼᱟ ᱚᱱᱟ ᱨᱮᱱᱟᱜ ᱪᱮᱫ ᱱᱤᱭᱚᱢ ᱠᱟᱱᱟ ᱪᱮᱫ ᱢᱟᱱᱮ ᱠᱟᱱᱟ ᱛᱚᱵᱮ ᱵᱩᱡᱷᱟᱹᱣ ᱛᱚᱵᱮ ᱟᱱᱮ ᱵᱚᱭᱦᱟ ᱤᱧ ᱫᱚ ᱡᱟᱦᱟᱱᱟᱜ ᱟᱭᱳ ᱦᱚᱲᱟᱜ ᱵᱟᱹᱲᱤᱡ ᱫᱚ ᱵᱟᱹᱧ ᱜᱩᱱᱟᱹᱱᱚᱜ ᱠᱟᱱᱟ ᱥᱮ ᱥᱚᱢᱟᱡᱽ ᱨᱮᱱᱟᱜ ᱜᱩᱱᱟᱹᱱ ᱫᱚ ᱵᱟᱹᱧ ᱜᱩᱱᱟᱹᱱᱚᱜ ᱠᱟᱱᱟ ᱢᱤᱫᱴᱮᱱ ᱵᱚᱞᱮ ᱠᱮᱯᱮᱥᱤᱴᱤ ᱵᱟᱹᱱᱩᱜ ᱛᱤᱧᱟᱹ ᱨᱚᱲ ᱞᱟᱹᱜᱤᱫ ᱠᱚᱱᱴᱮᱠ ᱵᱟᱹᱱᱩᱜ ᱛᱤᱧᱟᱹ ᱚᱠᱟ ᱡᱚᱜ ᱠᱟᱛᱷᱟ ᱠᱟᱱᱟ ᱚᱱᱟ ᱵᱟᱹᱧ ᱨᱚᱲ ᱯᱩᱨᱟᱹᱣ ᱫᱟᱲᱮᱭᱟᱜ ᱠᱟᱱᱟ ᱚᱱᱟ ᱚᱱᱟ ᱡᱟᱹᱱᱤᱡ ᱚᱱᱟᱨᱮ ᱠᱩᱪ ᱠᱚ ᱢᱮᱥᱮᱡᱽ ᱤᱧ ᱠᱟᱱᱟ ᱵᱟᱹᱲᱤᱡ ᱠᱟᱹᱢᱤᱭᱮᱫᱟ ᱟᱨ ᱤᱧ ᱵᱟᱹᱲᱤᱡ ᱢᱟᱧ ᱠᱟᱹᱢᱤᱭᱮᱫ ᱠᱟᱱ ᱜᱤᱧ ᱞᱮᱞᱦᱟ ᱜᱤᱭᱟᱹᱧ ᱵᱚᱠᱟ ᱜᱤᱭᱟᱹᱧ ᱞᱮᱠᱤᱱ ᱵᱚᱭᱦᱟ ᱞᱮᱞᱦᱟ ᱜᱤᱭᱟᱹᱧ ᱜᱟᱣᱟᱨ ᱜᱤᱭᱟᱹᱧ ᱯᱟᱲᱦᱟᱣ ᱞᱮᱠᱷᱟ ᱵᱟᱹᱱᱩᱧᱟ ᱴᱷᱤᱠ ᱜᱮᱭᱟ ᱮᱱᱦᱚᱸ ᱡᱟᱦᱟᱱᱟᱜ ᱤᱧ ᱨᱚᱲ ᱮᱫᱟ ᱵᱚᱞᱮ ᱢᱟᱯᱷᱤᱧ ᱠᱷᱚᱡᱚᱜ ᱠᱟᱱᱟ ᱪᱮᱫᱟᱜ ᱪᱚ ᱤᱧ ᱤᱧᱨᱮᱱ ᱯᱚᱨᱤᱵᱟᱨ ᱠᱟᱱᱟ ᱯᱮ ᱛᱤᱱᱟᱹᱜ ᱥᱚᱢᱟᱡᱽ ᱨᱮ ᱦᱮᱱᱟᱜ ᱯᱮ ᱛᱤᱱᱟᱹᱜ ᱫᱤᱥᱚᱢ ᱨᱮ ᱦᱮᱱᱟᱜ ᱯᱮ ᱤᱧ ᱨᱮᱱ ᱵᱚᱭᱦᱟ ᱠᱟᱱᱟ ᱯᱮ ᱤᱧ ᱤᱭᱟᱹ ᱤᱧ ᱵᱚᱭᱦᱟ ᱠᱩᱲᱤ ᱠᱟᱱᱟ ᱯᱮ ᱥᱮ ᱤᱧ ᱵᱚᱭᱦᱟ ᱤᱭᱟᱹ ᱤᱧ ᱤᱧ ᱜᱚᱜᱚ ᱠᱟᱱᱟ ᱯᱮ ᱥᱮ ᱤᱧᱟᱹᱜ ᱫᱤᱫᱤ ᱠᱟᱱᱟ ᱯᱮ ᱥᱮ ᱤᱧ ᱟᱨ ᱡᱚᱛᱚ ᱥᱚᱢᱟᱡᱽ ᱨᱮᱱ ᱤᱧ ᱡᱚᱛᱚ ᱤᱧ ᱤᱧᱟᱹᱜ ᱯᱚᱨᱤᱵᱟᱨ ᱠᱟᱱᱟ ᱯᱮ ᱯᱩᱨᱟᱹ ᱯᱚᱨᱤᱵᱟᱨ ᱤᱧ ᱢᱟᱱᱟᱣᱮᱫ ᱯᱮᱭᱟ ᱤᱧ ᱵᱟᱨᱮᱛᱮ ᱱᱟᱥᱮᱭᱟᱜ ᱵᱟᱹᱲᱤᱡ ᱟᱞᱚᱯᱮ ᱜᱩᱱᱟᱹᱱᱚᱜᱼᱟ ᱥᱮ ᱵᱟᱹᱲᱤᱡ ᱵᱷᱤᱰᱤᱭᱳ ᱵᱟᱹᱧ ᱵᱮᱱᱟᱣᱫᱟ ᱥᱮ ᱡᱟᱦᱟᱱᱟᱜ